ᱥᱟᱱᱟᱢ ᱠᱚᱜᱮ ᱥᱟᱹᱜᱩᱱ ᱫᱟᱨᱟᱢ ᱛᱮᱦᱮᱧᱟᱜ ᱟᱨ ᱢᱤᱫ ᱱᱟᱣᱟ ᱵᱷᱤᱰᱤᱭᱳ ᱨᱮ ᱱᱚᱣᱟ ᱵᱷᱤᱰᱤᱭᱳ ᱨᱮᱫᱚ ᱵᱚᱱ ᱧᱮᱞᱟ ᱪᱟᱹᱰᱤ ᱠᱩᱴᱟᱹᱢ ᱥᱟᱱᱟᱢ ᱠᱚᱜᱮ ᱥᱟᱹᱜᱩᱱ ᱫᱟᱨᱟᱢ ᱛᱮᱦᱮᱧᱟᱜ ᱟᱨ ᱢᱤᱫ ᱱᱟᱣᱟ ᱵᱷᱤᱰᱤᱭᱳ ᱨᱮ ᱱᱚᱣᱟ ᱵᱷᱤᱰᱤᱭᱳ ᱨᱮᱫᱚ ᱵᱚᱱ ᱧᱮᱞᱟ ᱪᱟᱹᱰᱤ ᱠᱩᱴᱟᱹᱢ ᱪᱟᱹᱰᱤ ᱠᱩᱴᱟᱹᱢ ᱫᱚ ᱥᱟᱱᱛᱟᱲ ᱠᱚᱣᱟᱜ ᱵᱟᱯᱞᱟ ᱥᱮᱨᱣᱟ ᱨᱮᱭᱟᱜ ᱢᱤᱫ ᱫᱟᱢᱟᱱ ᱦᱤᱸᱥ ᱠᱟᱱᱟ ᱡᱟᱶᱟᱭ ᱠᱚᱲᱟ ᱫᱚ ᱱᱟᱹᱭᱦᱟᱨ ᱨᱮ ᱪᱟᱹᱰᱤ ᱠᱩᱴᱟᱹᱢ ᱛᱟᱞᱟᱛᱮ ᱚᱲᱟᱜ ᱵᱚᱸᱜᱟ ᱥᱮ ᱜᱚᱡ ᱜᱩᱨ ᱟᱠᱟᱱ ᱦᱟᱯᱲᱟᱢ ᱠᱚ ᱥᱟᱞᱟᱜ ᱛᱮᱠᱚ ᱩᱯᱨᱩᱢ ᱮᱭᱟ ᱱᱚᱣᱟ ᱠᱟᱹᱢᱤ ᱦᱩᱭ ᱞᱮᱱᱟ ᱜᱮ ᱱᱟᱹᱭᱦᱟᱨ ᱨᱮᱭᱟᱜ ᱥᱟᱱᱟᱢ ᱵᱚᱸᱜᱟ ᱵᱩᱨᱩ ᱠᱟᱹᱢᱤ ᱨᱮᱭ ᱡᱚᱯᱲᱟᱣ ᱫᱟᱲᱮᱭᱟᱜᱼᱟ ᱟᱞᱮ ᱱᱚᱛᱮᱧ ᱧᱮᱞ ᱵᱟᱲᱟ ᱟᱠᱟᱫᱟ ᱪᱟᱹᱰᱤ ᱠᱩᱴᱟᱹᱢ ᱨᱮ ᱥᱟᱢᱟᱱ ᱞᱮᱠᱟ ᱛᱮᱠᱚ ᱵᱮᱣᱦᱟᱨᱟ ᱵᱚᱸᱜᱟ ᱞᱟᱹᱜᱤᱫ ᱦᱟᱺᱰᱤ ᱥᱟᱨᱡᱚᱢ ᱥᱟᱠᱟᱢ ᱨᱮᱭᱟᱜ ᱯᱟᱛᱲᱟ ᱨᱮ ᱛᱮᱠᱮ ᱪᱟᱣᱞᱮ ᱢᱤᱫᱴᱟᱝ ᱯᱟᱹᱴᱷᱤ ᱢᱮᱨᱚᱢ ᱟᱨ ᱥᱟᱨᱡᱚᱢ ᱥᱟᱠᱟᱢ ᱨᱮᱭᱟᱜ ᱵᱚᱸᱜᱟ ᱯᱷᱩᱲᱩᱜ ᱱᱚᱣᱟ ᱥᱟᱢᱟᱱ ᱠᱚ ᱟᱛᱮ ᱜᱮ ᱵᱚᱸᱜᱟ ᱵᱩᱨᱩ ᱠᱟᱹᱢᱤ ᱫᱚᱠᱚ ᱥᱟᱹᱛᱟ ᱪᱟᱹᱰᱤ ᱠᱩᱴᱟᱹᱢ ᱨᱮᱭᱟᱜ ᱵᱚᱸᱜᱟ ᱵᱩᱨᱩ ᱠᱟᱹᱢᱤ ᱫᱚ ᱠᱩᱲᱤ ᱜᱤᱫᱽᱨᱟᱹ ᱥᱮ ᱵᱟᱹᱦᱩ ᱠᱩᱲᱤ ᱨᱮᱱ ᱟᱯᱟᱛ ᱛᱮᱫ ᱫᱟᱫᱟ ᱛᱮᱫ ᱥᱮ ᱵᱚᱠᱚᱛ ᱛᱮᱫ ᱥᱟᱹᱜᱟᱹᱭ ᱨᱮᱱ ᱦᱚᱲ ᱟᱛᱮ ᱜᱮ ᱥᱤᱜᱤᱞᱚᱜᱼᱟ ᱱᱚᱝᱠᱟ ᱜᱮ ᱧᱮᱞ ᱵᱟᱲᱟ ᱦᱩᱭ ᱟᱠᱟᱱᱟ ᱟᱨ ᱟᱛᱳ ᱢᱚᱬᱮ ᱦᱚᱲ ᱠᱚᱢᱟ ᱵᱟᱯᱞᱟ ᱨᱮᱭᱟᱜ ᱯᱳᱭᱞᱳ ᱠᱷᱚᱱ ᱜᱮ ᱢᱮᱱᱟᱜ ᱟᱠᱟᱫ ᱠᱚᱣᱟ ᱩᱱᱠᱩ ᱪᱷᱟᱰᱟ ᱜᱮ ᱪᱮᱫ ᱠᱟᱹᱢᱤ ᱦᱚᱸ ᱵᱟᱝ ᱦᱩᱭᱩᱜᱼᱟ ᱟᱛᱳ ᱢᱚᱬᱮ ᱦᱚᱲ ᱫᱩᱲᱩᱵ ᱯᱟᱱᱛᱮ ᱠᱟᱛᱮ ᱜᱮ ᱪᱟᱹᱰᱤ ᱠᱩᱴᱟᱹᱢ ᱨᱮᱭᱟᱜ ᱥᱟᱱᱟᱢ ᱠᱟᱹᱢᱤ ᱠᱚ ᱥᱤᱜᱤᱞᱚᱜᱼᱟ